ᱟᱨ ᱤᱧ ᱦᱚᱧ ᱟᱨᱟᱢᱵᱚ ᱜᱚᱫᱮᱜᱼᱟ ᱱᱟᱦᱟᱜ ᱯᱷᱟᱭᱱᱟᱞᱤ ᱫᱟᱠᱟ ᱡᱚᱢ ᱵᱟᱲᱟ ᱦᱩᱭᱱᱟ ᱛᱚ ᱱᱤᱛᱚᱜ ᱫᱚ ᱱᱟᱦᱟᱜ ᱟᱵᱚ ᱞᱟᱹᱭ ᱠᱮᱫ ᱞᱮᱠᱟ ᱯᱩᱲᱮ ᱥᱮᱫ ᱤᱧ ᱪᱟᱞᱟᱜᱼᱟ ᱵᱟᱠᱷᱟᱱ ᱵᱟᱥ ᱥᱮᱫ ᱤᱧ ᱪᱟᱞᱟᱜᱼᱟ ᱵᱟᱠᱷᱟᱱ ᱫᱚ ᱱᱟᱦᱟᱜ ᱢᱟᱲᱟᱝ ᱤᱧ ᱜᱟᱹᱫᱷᱩᱣ ᱧᱚᱜᱚᱜᱼᱟ ᱛᱚ ᱪᱚᱞᱚ ᱵᱚᱱ ᱚᱸᱰᱮ ᱜᱮ ᱜᱟᱹᱫᱷᱩᱣᱟ ᱟᱨ ᱪᱮᱫ ᱞᱮᱠᱟ ᱠᱚ ᱥᱟᱯᱷᱟᱭᱟ ᱧᱮᱞ ᱛᱚᱨᱟ ᱠᱚᱣᱟ ᱵᱚᱱ ᱛᱚᱵᱚᱱ ᱪᱟᱞᱟᱣ ᱞᱮᱱ ᱜᱮ ᱯᱷᱟᱭᱱᱟᱞᱤ ᱱᱤᱛᱚᱜ ᱫᱚ ᱛᱩᱯᱩᱱ ᱞᱤᱧ ᱩᱰᱩᱠ ᱠᱟᱱᱟ ᱟᱨ ᱵᱟᱱᱟ ᱦᱚᱲ ᱜᱮᱞᱤᱧ ᱪᱟᱞᱟᱜ ᱠᱟᱱᱟ ᱵᱟᱹᱦᱩ ᱪᱟᱞᱟᱜ ᱠᱟᱱᱟ ᱵᱟᱹᱦᱩ ᱥᱟᱯᱟ ᱛᱚᱨᱟᱭᱟ ᱠᱷᱟᱱᱛᱟ ᱠᱚ ᱛᱚ ᱞᱤᱧ ᱪᱟᱞᱟᱜ ᱠᱟᱱᱟ ᱞᱚᱜᱚᱱ ᱩᱥᱟᱹᱨᱟ ᱧᱚᱜ ᱵᱟᱹᱦᱩ ᱧᱮᱞ ᱠᱟᱜ ᱯᱮ ᱫᱤᱯᱤᱞ ᱟᱠᱟᱜᱼᱟ ᱡᱳᱨᱥᱳᱨ ᱛᱚ ᱟᱞᱮ ᱨᱮᱱ ᱠᱚᱲᱟ ᱠᱚ ᱱᱤᱛᱚᱜ ᱯᱩᱲᱮ ᱛᱤᱧ ᱥᱮᱴᱮᱨ ᱜᱚᱫ ᱟᱠᱟᱱᱟ ᱛᱚ ᱟᱞᱮ ᱨᱮᱱ ᱠᱚᱲᱟ ᱠᱚ ᱪᱷᱩᱴᱟᱹᱣ ᱠᱟᱱᱟ ᱠᱚ ᱞᱟ ᱟᱨ ᱞᱟ ᱱᱚᱝᱠᱟ ᱛᱮᱫᱚ ᱱᱟᱦᱟᱜ ᱠᱷᱮᱨᱚ ᱠᱚ ᱜᱤᱰᱤᱜᱼᱟ ᱚᱱᱟ ᱡᱟᱹᱞᱤ ᱞᱮᱠᱟ ᱡᱟᱠᱤ ᱦᱟᱱᱛᱮ ᱨᱮᱯᱮ ᱧᱮᱞ ᱫᱟᱲᱮᱭᱟᱜ ᱠᱟᱱᱟ ᱡᱟᱹᱞᱤ ᱞᱮᱠᱟ ᱱᱚᱝᱠᱟ ᱜᱮ ᱱᱟᱜ ᱠᱩᱨᱩᱢᱩᱴᱩ ᱠᱚ ᱡᱳᱨᱫᱟᱨ ᱠᱚ ᱪᱷᱩᱴᱟᱹᱣ ᱜᱚᱫ ᱟᱠᱟᱱᱟ ᱱᱚᱝᱠᱟᱛᱮ ᱟᱨ ᱱᱚᱝᱠᱟ ᱛᱮᱠᱚ ᱵᱟᱵᱮᱨ ᱠᱚ ᱞᱟᱜᱟᱣ ᱠᱟᱜ ᱛᱮ ᱞᱟ ᱞᱟ ᱠᱚ ᱪᱷᱩᱴᱟᱹᱣ ᱠᱟᱱᱟ ᱛᱚ ᱦᱟᱱᱛᱮ ᱨᱮ ᱦᱟᱱᱛᱮ ᱧᱮᱞ ᱫᱟᱲᱮᱭᱟᱜ ᱠᱟᱱᱟ ᱯᱮ ᱵᱚᱱᱫᱚ ᱥᱮᱫ ᱚᱱᱛᱮ ᱦᱚᱸᱠᱚ ᱥᱟᱯᱷᱟ ᱤᱫᱤ ᱠᱮᱫ ᱠᱮᱭᱟ ᱪᱟᱵᱟ ᱤᱫᱤ ᱜᱚᱫ ᱠᱮᱭᱟ ᱠᱚ ᱟᱨ ᱠᱚᱢ ᱧᱚᱜ ᱜᱮ ᱱᱟᱜ ᱢᱮᱱᱟᱜ ᱟᱠᱟᱫᱼᱟ ᱟᱨ ᱡᱟᱞᱟᱢ ᱠᱚ ᱞᱟᱜᱟᱭ ᱞᱟᱹᱜᱤᱫ ᱱᱚᱝᱠᱟᱛᱮ ᱵᱤᱫ ᱦᱩᱭᱱᱟ

ᱪᱮᱫ ᱠᱚᱞᱮ ᱪᱤᱠᱟᱹ ᱠᱮᱜᱼᱟ ᱟᱹᱰᱤ ᱵᱚᱵᱟᱞ ᱧᱮᱞᱚᱜ ᱠᱟᱱᱟ ᱟᱹᱰᱤ ᱡᱷᱟᱠᱟᱥ ᱜᱮ ᱧᱮᱞᱚᱜ ᱠᱟᱱᱟ ᱛᱚ ᱯᱮ ᱧᱮᱞ ᱫᱟᱲᱮᱭᱟᱜᱼᱟ ᱱᱟᱦᱟᱜ ᱠᱤᱪᱷᱩ ᱜᱷᱚᱱᱴᱟ ᱯᱚᱨᱮ ᱛᱚᱧ ᱪᱟᱞᱟᱜᱼᱟ ᱱᱟᱦᱟᱜ ᱫᱟᱠᱟ ᱡᱚᱢᱤᱧ ᱦᱮᱡ ᱟᱠᱟᱱᱟ ᱛᱚ ᱫᱟᱠᱟ ᱡᱚᱢ ᱠᱟᱛᱮᱫ ᱛᱟᱯᱚᱨᱮ ᱪᱟᱞᱟᱣ ᱦᱩᱭᱩᱜᱼᱟ ᱧᱮᱞ ᱫᱟᱲᱮᱭᱟᱜᱼᱟ ᱯᱮ ᱛᱚ ᱠᱚᱱᱴᱤᱱᱤᱭᱩ ᱵᱞᱚᱜ ᱨᱮ ᱛᱟᱦᱮᱱ ᱯᱮ

ᱡᱟᱦᱟᱸ ᱯᱮ ᱮᱱᱴᱨᱤ ᱛᱮ ᱱᱚᱰᱮ ᱯᱮ ᱠᱷᱮᱞ ᱯᱮ ᱦᱮᱡ ᱫᱟᱲᱮᱭᱟᱜᱼᱟ ᱛᱚᱯᱮ ᱧᱮᱞ ᱫᱟᱲᱮᱭᱟᱠᱚ ᱠᱟᱱᱟ ᱡᱩᱨ ᱥᱩᱨ ᱠᱚ ᱥᱟᱯᱷᱟ ᱠᱚ ᱪᱟᱹᱞᱩ ᱟᱠᱟᱫᱼᱟ ᱱᱚᱛᱮ ᱨᱮ ᱠᱚᱸᱫᱟ ᱢᱮᱱᱟᱜ ᱟᱠᱟᱫᱮᱭᱟ ᱱᱩᱭ ᱱᱚᱣᱟ ᱯᱮ ᱜᱚᱴᱟ ᱟᱞᱮ ᱴᱷᱮᱱ ᱢᱟ ᱜᱚᱴᱟ ᱨᱮ ᱢᱮᱱ ᱱᱩᱭ ᱢᱟ ᱠᱷᱮᱞᱚᱜ ᱪᱟᱞᱟᱜᱼᱟᱭ ᱛᱟᱦᱚᱞᱮ ᱟᱹᱞᱤᱧ ᱢᱮᱱ ᱵᱮᱜᱤ ᱠᱤᱱᱛᱩ ᱨᱮᱜᱮᱱᱟ ᱜᱮ ᱧᱮᱞᱚᱜ ᱨᱮᱦᱚᱸ ᱟᱹᱰᱤ ᱜᱚᱴᱟ ᱛᱷᱤᱭᱟᱹ ᱫᱟᱲᱮᱭᱟᱜᱼᱟᱭ ᱛᱷᱤᱭᱟᱹ ᱨᱤᱱᱤᱡ ᱢᱟᱥᱴᱟᱨ ᱠᱟᱱᱟᱭ ᱛᱚ ᱟᱞᱮ ᱜᱩᱞᱠᱤ ᱠᱟᱱᱟᱭ ᱟᱞᱮ ᱜᱩᱞᱠᱤ ᱠᱟᱱᱟᱭ ᱱᱩᱭ ᱫᱚ ᱱᱟᱦᱟᱜ ᱛᱟᱵᱚᱱ ᱜᱚᱲᱚ ᱟᱠᱚᱣᱟ ᱪᱚᱞᱚ ᱧᱚᱜ ᱤᱧᱤᱧ ᱪᱟᱞᱟᱜ ᱠᱟᱱᱟ ᱟᱠᱚ ᱥᱟᱶᱛᱮ ᱜᱚᱲᱚ ᱧᱚᱜ ᱟᱠᱚᱧ ᱜᱚᱲᱚ ᱥᱚᱯᱲᱚ ᱫᱚ ᱮᱢᱟ ᱠᱚ ᱜᱮᱭᱟᱵᱚᱱ ᱛᱟᱵᱚᱱ ᱪᱟᱞᱟᱣ ᱞᱮᱱᱜᱮ ᱪᱚᱞᱚ ᱨᱮᱠᱚ ᱡᱩᱞᱩᱜᱼᱟ ᱥᱟᱯᱷᱟᱭᱮᱫᱼᱟ ᱠᱚ ᱡᱳᱨᱥᱳᱨ ᱪᱟᱹᱞᱩ ᱟᱠᱟᱱᱟ ᱥᱟᱯᱷᱟ ᱪᱮᱫᱟᱜ ᱥᱮ ᱪᱚᱵᱵᱤᱥ ᱯᱚᱸᱪᱤᱥ ᱠᱷᱮᱲᱚ ᱢᱮᱱᱟᱜ ᱟᱠᱟᱫᱼᱟ ᱚᱱᱟ ᱠᱷᱟᱹᱛᱤᱨ ᱠᱷᱮᱲᱚ ᱨᱮᱦᱚᱸᱧ ᱵᱞᱚᱜᱟ ᱱᱟᱦᱟᱜ ᱛᱚᱯᱮ ᱧᱮᱞ ᱫᱟᱲᱮᱭᱟᱜᱼᱟ ᱱᱟᱦᱟᱜ ᱡᱚᱛᱚ ᱟᱨ ᱚᱱᱟ ᱞᱟᱹᱜᱤᱫ ᱛᱮ ᱪᱮᱱᱮᱞ ᱥᱟᱵᱥᱠᱨᱟᱭᱤᱵ ᱯᱮ ᱞᱟᱭᱤᱠ ᱯᱮ ᱥᱮᱭᱟᱨ ᱯᱮ ᱠᱚᱢᱮᱱᱴ ᱯᱮ ᱵᱮᱥ ᱵᱮᱥᱟᱜ ᱡᱮ ᱠᱷᱩᱥᱤ ᱯᱮ ᱵᱩᱡᱷᱟᱹᱣᱮᱫ ᱠᱷᱟᱱ ᱫᱚ ᱵᱞᱚᱜ ᱨᱮ ᱱᱚᱰᱮ ᱠᱚᱸᱫᱟ ᱡᱩᱞ ᱠᱮᱜᱼᱟ ᱛᱚ ᱱᱚᱰᱮᱱᱟᱜ ᱡᱩᱞᱮᱜᱼᱟ ᱞᱮ ᱱᱚᱣᱟ ᱠᱚᱫᱚ ᱪᱮᱫᱟᱜ ᱥᱮ ᱥᱟᱯᱷᱟ ᱧᱚᱜ ᱦᱩᱭᱩᱜᱼᱟ ᱛᱚ ᱵᱮᱥ ᱚᱰᱤᱭᱮᱱᱥ ᱠᱚ ᱦᱤᱡᱩᱜ ᱟᱠᱚ ᱡᱚᱛᱚ ᱦᱚᱲ ᱠᱚ ᱧᱮᱞ ᱢᱟ ᱡᱮ ᱱᱚᱰᱮ ᱟᱠᱚ ᱴᱷᱮᱱ ᱵᱚᱞ ᱠᱷᱮᱞᱳ ᱦᱩᱭᱩᱜ ᱠᱟᱱᱟ

ᱥᱟᱱᱟᱢ ᱠᱚ ᱤᱧ ᱯᱟᱥᱴᱟ ᱠᱷᱚᱱ ᱜᱚᱰ ᱡᱚᱦᱟᱨ ᱛᱚ ᱵᱟᱭ ᱵᱟᱭ ᱱᱮᱠᱥᱴ ᱵᱷᱤᱰᱤᱭᱳ ᱛᱟᱺᱜᱤ ᱯᱮ ᱦᱳᱭ